ᱢᱟᱱᱮ ᱢᱟᱱᱮ ᱡᱚᱠᱷᱚᱱ ᱫᱟᱜ ᱮᱢ ᱯᱟᱸᱡᱟᱭᱟ ᱥᱮ ᱛᱚᱠᱷᱚᱱ ᱫᱚ ᱵᱟᱭ ᱫᱟᱜᱟ ᱡᱚᱠᱷᱚᱱ ᱫᱟᱜ ᱵᱟᱢ ᱯᱟᱸᱡᱟᱭᱟ ᱛᱚᱠᱷᱚᱱ ᱫᱚᱭ ᱫᱟᱜᱟ ᱢᱟᱱᱮ ᱡᱮᱢᱚᱱ ᱧᱮᱞ ᱯᱮ ᱜᱟᱛᱮ ᱠᱚ ᱱᱤᱛᱚᱜ ᱫᱚ ᱟᱨᱠᱤ ᱛᱚᱞᱟ ᱜᱤᱲᱤ ᱥᱚᱢᱚᱭ ᱥᱮ ᱢᱟᱱᱮ ᱛᱚᱞᱟ ᱜᱤᱲᱤ ᱦᱚᱸ ᱵᱟᱭ ᱜᱤᱲᱤ ᱦᱚᱪᱚ ᱠᱚᱣᱟ ᱢᱟᱱᱮ ᱡᱩᱫᱤ ᱥᱟᱵ ᱯᱮ ᱜᱟᱛᱮ ᱠᱚ ᱥᱚᱵ ᱫᱤᱱᱮ ᱫᱟᱜᱟᱭ ᱢᱟᱱᱮ ᱠᱤ ᱛᱚᱞᱟ ᱜᱤᱲᱤ ᱜᱟᱱᱚᱜᱼᱟ ᱜᱟᱛᱮ ᱠᱚ ᱞᱟᱹᱭ ᱯᱮ ᱦᱮᱸ ᱥᱮ ᱚᱠᱚᱭ ᱜᱟᱛᱮ ᱯᱮ ᱜᱟᱛᱮ ᱠᱚ ᱧᱮᱞ ᱯᱮ ᱯᱟᱞᱟ ᱟᱹᱜᱩ ᱠᱟᱹᱴᱤᱡ ᱪᱟᱞᱟᱜ ᱦᱩᱭᱩᱜ ᱞᱟᱹᱜᱤᱫ ᱜᱟᱛᱮ ᱠᱚ ᱵᱩᱡᱽ ᱠᱮᱫᱟ ᱯᱮ ᱢᱟᱱᱮ ᱫᱟᱜ ᱫᱟᱜ ᱛᱮᱜᱮ ᱪᱟᱞᱟᱜ ᱦᱩᱭᱩᱜᱼᱟ ᱯᱟᱨᱚᱢ ᱞᱟᱹᱜᱤᱫ ᱱᱚᱣᱟ ᱰᱟᱹᱝᱨᱤ ᱢᱮᱨᱚᱢ ᱦᱚᱸ ᱜᱟᱛᱮ ᱠᱚ ᱟᱹᱛᱤᱧ ᱫᱚᱢᱮ ᱚᱥᱩᱵᱤᱫᱷᱟᱜ ᱠᱟᱱᱟ ᱢᱟᱱᱮ ᱤᱫᱤ ᱵᱟᱝ ᱜᱟᱱᱚᱜ ᱠᱟᱱᱟ ᱱᱚᱝᱠᱟ ᱡᱩᱫᱤ ᱫᱟᱜᱟᱭ ᱜᱟᱛᱮ ᱠᱚ ᱥᱟᱵ ᱯᱮ ᱰᱟᱹᱝᱨᱤ ᱱᱟᱦᱮᱞ ᱠᱚ ᱟᱹᱛᱤᱧᱟ ᱠᱤᱱᱛᱩ ᱢᱮᱨᱚᱢ ᱫᱚ ᱱᱚᱝᱠᱟ ᱫᱟᱜ ᱨᱮᱫᱚ ᱜᱟᱛᱮ ᱠᱚ ᱵᱟᱠᱚ ᱟᱹᱛᱤᱧᱟ ᱩᱱᱠᱩ ᱞᱟᱹᱜᱤᱫ ᱜᱟᱛᱮ ᱠᱚ ᱯᱟᱞᱦᱟ ᱠᱟᱹᱴᱤᱡ ᱢᱟᱜ ᱤᱧ ᱪᱟᱞᱟᱜ ᱠᱟᱱᱟ ᱜᱟᱛᱮ ᱠᱚ ᱵᱩᱡᱽ ᱠᱮᱫᱟ ᱡᱮ ᱫᱟᱜ ᱮᱫᱟᱭ ᱮᱢᱚᱱ ᱥᱤᱥᱴᱮᱢ ᱵᱟᱝ ᱪᱮᱫ ᱤᱧ ᱢᱮᱛᱟ ᱯᱮᱭᱟ ᱢᱟᱱᱮ ᱚᱱᱠᱟ ᱞᱮᱠᱟ ᱵᱟᱹᱧ ᱫᱮᱠᱷᱟᱣ ᱫᱟᱲᱮᱭᱟᱯᱮ ᱠᱟᱱᱟ ᱵᱩᱡᱽ ᱠᱮᱫᱟ ᱯᱮ ᱜᱟᱛᱮ ᱠᱚ ᱢᱟᱱᱮ ᱢᱳᱵᱟᱭᱤᱞ ᱞᱚᱦᱚᱫᱚᱜᱼᱟ ᱥᱮ ᱜᱟᱛᱮ ᱠᱚ ᱵᱩᱡᱽ ᱠᱮᱫᱟ ᱯᱮ

ᱢᱤᱫᱴᱮᱱ ᱠᱟᱛᱷᱟᱧ ᱢᱮᱛᱟ ᱯᱮᱭᱟ ᱜᱟᱛᱮ ᱠᱚ ᱢᱟᱱᱮ ᱠᱟᱨᱮᱱᱴ ᱟᱨ ᱠᱩᱲᱤ ᱜᱤᱫᱽᱨᱟᱹ ᱢᱟᱱᱮ ᱵᱟᱱᱟᱨᱟᱜ ᱢᱤᱞ ᱢᱮᱱᱟᱜᱼᱟ ᱵᱩᱡᱽ ᱠᱮᱫᱟ ᱯᱮ ᱜᱟᱛᱮ ᱠᱚ ᱢᱟᱱᱮ ᱠᱟᱨᱮᱱᱴ ᱛᱤᱨᱮ ᱦᱤᱡᱩᱜᱼᱟ ᱠᱳᱱᱳ ᱜᱮᱨᱮᱱᱴᱤ ᱵᱟᱹᱱᱩᱜᱼᱟ ᱟᱨ ᱠᱩᱲᱤ ᱜᱤᱫᱽᱨᱟᱹ ᱦᱚᱸ ᱛᱤ ᱨᱮᱠᱚ ᱦᱤᱡᱩᱜᱼᱟ ᱠᱳᱱᱳ ᱜᱮᱨᱮᱱᱴᱤ ᱵᱟᱹᱱᱩᱜᱼᱟ ᱵᱩᱡᱽ ᱠᱮᱫᱟ ᱯᱮ ᱢᱟᱱᱮ ᱩᱱᱠᱩᱣᱟᱜ ᱫᱚ ᱠᱳᱱᱳ ᱜᱮᱨᱮᱱᱴᱤ ᱜᱮ ᱵᱟᱹᱱᱩᱜᱼᱟ ᱠᱩᱲᱤ ᱜᱤᱫᱽᱨᱟᱹ ᱦᱚᱸ ᱟᱪᱠᱟ ᱛᱤᱨᱮ ᱦᱮᱡ ᱟᱯᱮᱭᱟ ᱵᱟᱯᱮ ᱵᱩᱡᱽ ᱫᱟᱲᱮᱭᱟᱜᱼᱟ ᱟᱨ ᱠᱟᱨᱮᱱᱴ ᱦᱚᱸ ᱟᱪᱠᱟ ᱛᱤᱨᱮ ᱦᱤᱡᱩᱜᱼᱟ ᱵᱩᱡᱽ ᱵᱟᱯᱮ ᱵᱩᱡᱽ ᱫᱟᱲᱮᱭᱟᱜᱼᱟ ᱵᱩᱡᱽ ᱠᱮᱫᱟ ᱯᱮ ᱜᱟᱛᱮ ᱠᱚ

ᱟᱨᱠᱤ ᱱᱚᱰᱮ ᱜᱮᱧ ᱢᱩᱪᱟᱹᱫ ᱮᱫᱟ ᱡᱚᱛᱚ ᱦᱚᱲ ᱱᱟᱯᱟᱭ ᱛᱮ ᱛᱟᱦᱮᱱ ᱯᱮ ᱜᱟᱛᱮ ᱠᱚ ᱴᱟᱴᱟ ᱵᱟᱭ ᱵᱟᱭ ᱟᱨ ᱯᱞᱤᱡᱽ ᱜᱟᱛᱮ ᱠᱚ ᱥᱟᱵᱥᱠᱨᱟᱭᱤᱵᱽ ᱛᱤᱧ ᱯᱮ ᱤᱭᱩᱴᱩᱵᱽ ᱪᱮᱱᱮᱞ ᱯᱞᱤᱡᱽ ᱜᱟᱛᱮ ᱠᱚ ᱵᱟᱭ ᱜᱟᱛᱮ ᱠᱚ